ᱥᱟᱱᱟᱢ ᱠᱚ ᱡᱚᱦᱟᱨ ᱜᱮ ᱛᱮᱦᱮᱧᱟᱜ ᱵᱷᱤᱰᱤᱭᱳ ᱨᱮᱵᱚᱱ ᱧᱮᱞᱟ ᱠᱷᱮᱨᱣᱟᱞ ᱦᱚᱲ ᱦᱚᱯᱚᱱ ᱠᱚᱫᱚ ᱵᱚᱸᱜᱟ ᱵᱩᱨᱩ ᱥᱮ ᱯᱟᱨᱟᱵᱽ ᱯᱩᱱᱟᱹᱭ ᱠᱚᱫᱚ ᱚᱠᱟ ᱚᱠᱛᱚ ᱥᱮ ᱚᱠᱟ ᱪᱟᱸᱫᱚ ᱨᱮᱠᱚ ᱢᱟᱱᱟᱣ ᱮᱫᱟ ᱢᱟ ᱛᱚᱵᱮ ᱱᱚᱣᱟ ᱵᱷᱤᱰᱤᱭᱳ ᱵᱚᱱ ᱮᱛᱚᱦᱚᱵ ᱞᱮᱜᱮ ᱯᱩᱭᱞᱩ ᱨᱮ ᱵᱚᱱ ᱧᱮᱞᱟ ᱥᱟᱠᱨᱟᱛ ᱯᱟᱨᱟᱵᱽ᱾ ᱥᱟᱠᱨᱟᱛ ᱯᱟᱨᱟᱵᱽ ᱫᱚ ᱵᱟᱝᱞᱟ ᱪᱟᱸᱫᱚ ᱨᱮᱭᱟᱜ ᱯᱩᱥ ᱢᱩᱪᱟᱹᱫ ᱨᱮ ᱥᱟᱠᱨᱟᱛ ᱵᱚᱱ ᱯᱟᱨᱟᱵᱚᱜᱼᱟ ᱟᱨ ᱥᱟᱠᱨᱟᱛ ᱛᱟᱭᱚᱢ ᱡᱟᱦᱟᱸ ᱟᱢᱵᱟᱵᱟᱹᱥᱭᱟᱹ ᱯᱟᱲᱟᱜ ᱠᱟᱱᱟ ᱚᱱᱟ ᱜᱮ ᱟᱵᱚᱣᱟᱜ ᱥᱮᱨᱢᱟ ᱨᱮᱭᱟᱜ ᱢᱩᱪᱟᱹᱫ ᱫᱚ᱾ ᱚᱱᱟ ᱛᱟᱭᱚᱢ ᱡᱟᱦᱟᱸ ᱪᱟᱸᱫᱚ ᱢᱩᱞᱩᱜᱚᱜᱼᱟ ᱚᱱᱟ ᱫᱚ ᱟᱵᱚᱣᱟᱜ ᱞᱮᱠᱟᱛᱮ ᱢᱟᱜᱽ ᱵᱚᱸᱜᱟᱭ ᱢᱩᱞᱩᱜᱚᱜᱼᱟ᱾ ᱫᱚᱥᱟᱨ ᱨᱮ ᱵᱚᱱ ᱧᱮᱞᱟ ᱢᱟᱜᱽ ᱵᱚᱸᱜᱟ᱾ ᱥᱮᱨᱢᱟ ᱨᱮᱭᱟᱜ ᱯᱩᱭᱞᱩ ᱪᱟᱸᱫᱚ ᱢᱟᱜᱽ᱾ ᱚᱱᱟᱛᱮ ᱟᱵᱚ ᱥᱟᱱᱛᱟᱲ ᱥᱟᱶᱛᱟ ᱨᱮᱱᱟᱜ ᱢᱟᱲᱟᱝ ᱵᱚᱸᱜᱟ ᱠᱟᱱᱟ᱾ ᱢᱟᱜᱽ ᱵᱚᱸᱜᱟ ᱨᱮᱭᱟᱜ ᱢᱩᱞᱩᱜ ᱢᱚᱬᱮ ᱢᱟᱦᱟᱸ ᱦᱤᱞᱚᱜ ᱢᱟᱜᱽ ᱵᱚᱱ ᱵᱚᱸᱜᱟᱜᱼᱟ᱾ ᱢᱟᱜᱽ ᱵᱚᱸᱜᱟ ᱠᱟᱛᱮ ᱮᱱᱟᱝ ᱟᱵᱚ ᱥᱟᱱᱛᱟᱲ ᱥᱟᱶᱛᱟ ᱨᱮ ᱵᱤᱨ ᱵᱩᱨᱩ ᱵᱚᱱ ᱵᱚᱞᱚ ᱫᱟᱲᱮᱭᱟᱜᱼᱟ ᱟᱨ ᱥᱟᱦᱟᱱ ᱥᱟᱠᱟᱢ ᱠᱚ ᱵᱚᱱ ᱟᱹᱜᱩ ᱫᱟᱲᱮᱭᱟᱜᱼᱟ᱾ ᱛᱮᱥᱟᱨ ᱨᱮ ᱵᱚᱱ ᱧᱮᱞᱟ ᱵᱟᱦᱟ ᱵᱚᱸᱜᱟ᱾ ᱯᱷᱟᱹᱜᱩᱱ ᱵᱚᱸᱜᱟ ᱨᱮᱭᱟᱜ ᱢᱩᱞᱩᱜ ᱯᱩᱱ ᱢᱟᱦᱟᱸ ᱨᱮ ᱵᱚᱸᱜᱟ ᱵᱚᱱ ᱩᱢ ᱠᱚᱣᱟ᱾ ᱡᱟᱦᱮᱨ ᱥᱟᱹᱲᱤᱢ ᱵᱚ ᱫᱟᱞᱚᱵᱟ᱾ ᱟᱨ ᱥᱮᱸᱫᱽᱨᱟ ᱵᱚᱸᱜᱟ ᱠᱚ ᱨᱚᱲ ᱠᱮᱴᱮᱡ ᱠᱟᱛᱮ ᱥᱮᱸᱫᱽᱨᱟ ᱵᱚ ᱪᱟᱞᱟᱜᱼᱟ ᱟᱨ ᱢᱩᱞᱩᱜ ᱢᱚᱬᱮ ᱢᱟᱦᱟᱸ ᱦᱤᱞᱚᱜ ᱫᱚ ᱵᱟᱦᱟ ᱵᱚᱱ ᱵᱚᱸᱜᱟᱜᱼᱟ᱾ ᱯᱩᱱ ᱨᱮ ᱵᱚᱱ ᱧᱮᱞᱟ ᱢᱟᱜ ᱢᱚᱬᱮ ᱵᱚᱸᱜᱟ᱾ ᱥᱮᱨᱢᱟ ᱨᱮᱭᱟᱜ ᱢᱚᱬᱮ ᱯᱷᱟᱹᱜᱩᱱ ᱨᱮ ᱫᱚ ᱵᱟᱦᱟ ᱵᱚᱱ ᱵᱚᱸᱜᱟᱜᱼᱟ᱾ ᱚᱱᱠᱟ ᱜᱮ ᱢᱚᱬᱮ ᱥᱮᱨᱢᱟ ᱟᱹᱛ ᱨᱮ ᱵᱟᱹᱭᱥᱟᱹᱛ ᱵᱩᱨᱩ ᱠᱩᱱᱟᱹᱢᱤ ᱦᱤᱞᱚᱜ ᱫᱚ ᱩᱢ ᱱᱟᱲᱠᱟ ᱠᱟᱛᱮ ᱠᱩᱴᱟᱹᱢ ᱰᱟᱹᱝᱨᱤᱜᱼᱟ ᱟᱨ ᱠᱩᱱᱟᱹᱢᱤ ᱦᱤᱞᱚᱜ ᱫᱚ ᱢᱟᱜ ᱢᱚᱬᱮ ᱵᱚᱱ ᱵᱚᱸᱜᱟᱜᱼᱟ᱾ ᱢᱚᱬᱮ ᱨᱮᱵᱚᱱ ᱧᱮᱞᱟ ᱮᱨᱚᱜ ᱵᱚᱸᱜᱟ᱾ ᱪᱟᱹᱛ ᱵᱚᱸᱜᱟ ᱨᱮᱭᱟᱜ ᱢᱩᱞᱩᱜ ᱢᱚᱬᱮ ᱢᱟᱦᱟᱸ ᱦᱤᱞᱚᱜ ᱫᱚ ᱮᱨᱚᱜ ᱵᱚᱸᱜᱟ ᱵᱚᱱ ᱵᱚᱸᱜᱟᱜᱼᱟ ᱟᱨ ᱤᱱᱟᱹ ᱦᱤᱞᱚᱜ ᱠᱷᱚᱱ ᱜᱮ ᱪᱟᱹᱛ ᱵᱚᱸᱜᱟ ᱠᱷᱚᱱ ᱫᱚ ᱮᱨᱚᱜ ᱵᱚᱱ ᱮᱛᱚᱦᱚᱵᱟ᱾ ᱛᱩᱨᱩᱭ ᱨᱮᱵᱚᱱ ᱧᱮᱞᱟ ᱟᱹᱥᱟᱹᱲᱤᱭᱟᱹ ᱵᱚᱸᱜᱟ᱾ ᱟᱹᱥᱟᱹᱲᱤᱭᱟᱹ ᱵᱚᱸᱜᱟ ᱫᱚ ᱟᱥᱟᱲ ᱵᱚᱸᱜᱟ ᱨᱮᱭᱟᱜ ᱢᱩᱞᱩᱜ ᱢᱚᱬᱮ ᱢᱟᱦᱟᱸ ᱨᱮᱵᱚ ᱵᱚᱸᱜᱟᱜᱼᱟ᱾ ᱤᱱᱟᱹ ᱦᱤᱞᱚᱜ ᱠᱷᱚᱱ ᱫᱚ ᱨᱚᱦᱚᱭ ᱛᱩᱛᱩᱫ ᱠᱟᱹᱢᱤ ᱵᱚ ᱮᱛᱚᱦᱚᱵᱟ᱾ ᱮᱭᱟᱭ ᱨᱮ ᱵᱚᱱ ᱧᱮᱞᱟ ᱫᱟᱥᱟᱸᱭ᱾ ᱫᱟᱥᱟᱸᱭ ᱫᱚ ᱫᱟᱥᱟᱸᱭ ᱵᱚᱸᱜᱟ ᱨᱮᱭᱟᱜ ᱢᱩᱞᱩᱜ ᱢᱚᱬᱮ ᱢᱟᱦᱟᱸ ᱦᱤᱞᱚᱜ ᱠᱷᱚᱱ ᱫᱟᱥᱟᱸᱭ ᱫᱟᱲᱟᱱ ᱵᱚ ᱮᱛᱚᱦᱚᱵᱟ᱾ ᱤᱨᱟᱹᱞ ᱨᱮ ᱵᱚᱱ ᱧᱮᱞᱟ ᱜᱚᱥᱟᱬᱮ ᱵᱚᱸᱜᱟ᱾ ᱫᱟᱥᱟᱸᱭ ᱵᱚᱸᱜᱟ ᱨᱮᱭᱟᱜ ᱟᱢᱵᱟᱵᱟᱹᱥᱤᱭᱟᱹ ᱦᱤᱞᱚᱜ ᱫᱚ ᱜᱟᱹᱭ ᱵᱚ ᱡᱟᱜᱟᱣ ᱠᱚᱣᱟ ᱟᱨ ᱥᱚᱦᱨᱟᱭ ᱢᱩᱞᱩᱜ ᱦᱤᱞᱚᱜ ᱫᱚ ᱜᱚᱥᱟᱬᱮ ᱵᱚ ᱵᱚᱸᱜᱟᱜᱼᱟ᱾ ᱟᱨᱮ ᱨᱮᱵᱚᱱ ᱧᱮᱞᱟ ᱥᱚᱦᱨᱟᱭ ᱯᱟᱨᱟᱵᱽ᱾ ᱥᱚᱦᱨᱟᱭ ᱵᱚᱸᱜᱟ ᱨᱮᱭᱟᱜ ᱢᱩᱞᱩᱜ ᱦᱤᱞᱚᱜ ᱫᱚ ᱜᱚᱲᱟ ᱵᱚᱱ ᱵᱚᱸᱜᱟᱜᱼᱟ᱾ ᱟᱨ ᱥᱚᱦᱨᱟᱭ ᱵᱚᱸᱜᱟ ᱨᱮᱭᱟᱜ ᱢᱩᱞᱩᱜ ᱫᱚᱥᱟᱨ ᱦᱤᱞᱚᱜ ᱫᱚ ᱜᱟᱹᱭ ᱟᱲᱟᱜ ᱫᱤᱱ᱾ ᱤᱱᱟᱹ ᱦᱤᱞᱚᱜ ᱫᱚ ᱜᱟᱹᱭ ᱠᱚ ᱪᱩᱢᱟᱹᱲᱟ ᱵᱟᱲᱟ ᱠᱟᱛᱮ ᱠᱷᱩᱱᱴᱟᱹᱣ ᱵᱚ ᱛᱚᱞ ᱠᱚᱣᱟ᱾ ᱜᱮᱞ ᱨᱮᱵᱚᱱ ᱧᱮᱞᱟ ᱡᱟᱱᱛᱟᱲ ᱵᱚᱸᱜᱟ᱾ ᱟᱸᱜᱷᱟᱲ ᱵᱚᱸᱜᱟ ᱨᱮᱭᱟᱜ ᱢᱩᱞᱩᱜ ᱢᱚᱬᱮ ᱢᱟᱦᱟᱸ ᱨᱮ ᱡᱟᱱᱛᱟᱲ ᱵᱚ ᱵᱚᱸᱜᱟᱜᱼᱟ᱾ ᱱᱚᱣᱟ ᱡᱟᱱᱛᱟᱲ ᱵᱚᱸᱜᱟ ᱜᱮ ᱡᱟᱦᱟᱸᱭ ᱡᱟᱦᱟᱸᱭ ᱫᱚ ᱢᱩᱪᱨᱤ ᱠᱚ ᱢᱮᱱᱟ᱾ ᱜᱮᱞ ᱢᱤᱫ ᱨᱮ ᱵᱚᱱ ᱧᱮᱞᱟ ᱠᱟᱨᱟᱢ ᱵᱚᱸᱜᱟ᱾ ᱠᱟᱨᱟᱢ ᱵᱚᱸᱜᱟ ᱫᱚ ᱟᱸᱜᱷᱟᱲ ᱵᱚᱸᱜᱟ ᱨᱮᱭᱟᱜ ᱠᱩᱱᱟᱹᱢᱤ ᱨᱮ ᱵᱚ ᱵᱚᱸᱜᱟᱜᱼᱟ᱾ ᱠᱟᱨᱟᱢ ᱫᱚ ᱵᱟᱨ ᱞᱮᱠᱟᱱᱟ, ᱢᱤᱫ ᱫᱚ ᱵᱚᱸᱜᱟ ᱠᱟᱨᱟᱢ ᱟᱨ ᱫᱚᱥᱟᱨ ᱫᱚ ᱵᱩᱰᱷᱤ ᱠᱟᱨᱟᱢ᱾ ᱵᱩᱰᱷᱤ ᱠᱟᱨᱟᱢ ᱫᱚ ᱡᱟᱦᱟᱸ ᱡᱟᱦᱟᱸ ᱟᱹᱛᱩ ᱨᱮ ᱥᱚᱦᱨᱟᱭ ᱵᱚᱸᱜᱟ ᱠᱩᱱᱟᱹᱢᱤ ᱨᱮ ᱟᱹᱛᱩ ᱦᱚᱲ ᱛᱮ ᱠᱚ ᱵᱚᱸᱜᱟᱜᱼᱟ᱾ ᱱᱚᱣᱟ ᱵᱷᱤᱰᱤᱭᱳ ᱵᱚᱱ ᱠᱩᱥᱤᱭᱟᱜ ᱠᱷᱟᱱ ᱞᱟᱭᱤᱠ ᱛᱟᱵᱚᱱ ᱯᱮ ᱟᱨ ᱱᱚᱣᱟ ᱪᱮᱱᱮᱞ ᱨᱮ ᱡᱩᱫᱤ ᱱᱟᱣᱟ ᱜᱮᱯᱮ ᱦᱮᱡ ᱟᱠᱟᱱᱟ ᱪᱮᱱᱮᱞ ᱥᱟᱵᱥᱠᱨᱟᱭᱤᱵ ᱠᱟᱛᱮ ᱚᱱᱟ ᱥᱩᱨ ᱨᱮᱱᱟᱜ ᱜᱷᱚᱱᱴᱟ ᱵᱚᱴᱚᱱ ᱦᱚᱸ ᱴᱤᱯᱟᱹᱣ ᱛᱟᱵᱚᱱ ᱯᱮ ᱢᱟ ᱛᱚᱵᱮ ᱛᱮᱦᱮᱧᱟᱜ ᱵᱷᱤᱰᱤᱭᱳ ᱫᱚ ᱤᱱᱠᱟᱹ ᱜᱮ ᱥᱟᱱᱟᱢ ᱠᱚ ᱡᱚᱦᱟᱨ